ᱜᱟᱛᱮ ᱠᱚ ᱥᱮᱛᱟᱜ ᱡᱚᱦᱟᱨ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱱᱟᱞᱤᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱦᱮᱸ ᱡᱚᱛᱚ ᱠᱚ ᱡᱚᱦᱟᱨ ᱛᱚᱵᱮ ᱜᱟᱛᱮ ᱠᱚ ᱟᱨ ᱱᱤᱛᱚᱜ ᱫᱚ ᱛᱟᱞᱟ ᱫᱚᱭᱟᱜ ᱪᱷᱩᱴᱤ ᱪᱟᱵᱟᱭᱮᱱᱟ ᱟᱫᱚ ᱪᱟᱞᱟᱜ ᱠᱟᱱᱟ ᱱᱤᱛᱚᱜ ᱫᱚ ᱥᱠᱩᱞ ᱛᱮ ᱟᱫᱚ ᱦᱮᱸ ᱟᱫᱚ ᱱᱤᱛᱚᱜ ᱫᱚ ᱱᱩᱭ ᱜᱤᱧ ᱤᱫᱤ ᱦᱚᱴᱚ ᱠᱟᱭ ᱠᱟᱱᱟ ᱟᱫᱚ ᱵᱮ ᱫᱮᱞᱟ ᱴᱷᱤᱠ ᱜᱮ ᱤᱫᱤ ᱥᱮᱴᱮᱨ ᱦᱚᱴᱚ ᱠᱟᱭ ᱜᱤᱧ

ᱤᱧᱫᱚᱧ ᱵᱷᱤᱰᱤᱭᱳ ᱤᱫᱤ ᱠᱟᱱᱟ ᱱᱟᱞᱤᱧ ᱱᱚᱜᱼᱚ ᱱᱚᱰᱮ ᱢᱮᱰᱤᱠᱮᱞ ᱨᱮ ᱠᱮᱥᱨᱤ ᱢᱮᱰᱤᱠᱮᱞ ᱦᱚᱞ ᱱᱚᱜᱼᱚᱭ ᱱᱤᱛᱚᱜ ᱱᱚᱰᱮ ᱢᱮᱰᱤᱠᱮᱞ ᱨᱮ ᱥᱟᱢᱟᱱᱤᱧ ᱦᱟᱛᱟᱣᱟ ᱛᱷᱚᱲᱟ ᱜᱟᱱ ᱦᱟᱛᱟᱣ ᱦᱩᱭᱱᱟ ᱱᱤᱛᱚᱝ ᱫᱚ ᱱᱚᱰᱮ ᱟᱨ ᱱᱤᱛᱚᱝ ᱫᱚ ᱱᱚᱰᱮ ᱠᱷᱚᱡ ᱨᱩᱣᱟᱹᱲᱚᱜ ᱦᱩᱭᱩᱜᱼᱟ ᱟᱫᱚ ᱧᱩᱦᱩᱢᱚᱜ ᱮᱦᱚᱵ ᱮᱱᱟ ᱨᱮᱭᱟᱲ ᱮᱦᱚᱵ ᱠᱟᱱᱟ ᱱᱤᱛᱚᱜ ᱫᱚ

ᱱᱚᱰᱮ ᱜᱮ ᱪᱤᱠᱮᱱ ᱵᱤᱨᱭᱟᱱᱤ ᱡᱚᱢ ᱦᱩᱭᱩᱜ ᱠᱟᱱᱟ ᱟᱨ ᱱᱩᱠᱩ ᱱᱚᱝᱠᱟ ᱛᱮᱯᱮ ᱧᱮᱞ ᱫᱟᱲᱮᱭᱟᱜ ᱠᱟᱱᱟ ᱱᱚᱜᱼᱚᱭ ᱪᱮᱫ ᱞᱮᱠᱟ ᱠᱚ ᱟᱸᱠᱟ ᱵᱟᱲᱟ ᱟᱠᱟᱫᱟ ᱟᱨ ᱱᱚᱰᱮ ᱫᱚᱠᱚ ᱪᱤᱠᱮᱱ ᱨᱳᱥᱴ ᱟᱨ ᱱᱚᱰᱮ ᱫᱚᱠᱚ ᱵᱮᱱᱟᱣᱟ ᱱᱤᱛᱚᱜ ᱫᱚ ᱵᱚᱞᱚᱜ ᱦᱩᱭᱩᱜ ᱠᱟᱱᱟ ᱚᱸᱰᱮ ᱜᱮ ᱡᱚᱢ ᱞᱟᱹᱜᱤᱫ ᱜᱮ ᱟᱫᱚ ᱠᱮᱵᱤᱱ ᱞᱤᱧ ᱧᱮᱞ ᱮᱫᱟ